ᱡᱚᱦᱟᱨ ᱜᱮ ᱡᱚᱛᱚ ᱠᱚ ᱤᱧ ᱛᱚᱨᱚᱯ ᱠᱷᱚᱱ ᱜᱮ ᱜᱟᱞᱢᱟᱨᱟᱣ ᱜᱮ ᱟᱵᱚᱣᱟᱜ ᱫᱤᱢᱟᱜᱽ ᱪᱮᱫ ᱞᱮᱠᱟ ᱦᱮᱱᱟᱜ ᱛᱟᱵᱚᱱᱟ ᱟᱵᱚ ᱥᱟᱱᱛᱟᱲ ᱥᱚᱢᱟᱡᱽ ᱨᱮᱱ ᱦᱚᱲᱟᱜ ᱫᱤᱢᱟᱜᱽ ᱪᱤᱞᱤ ᱞᱮᱠᱟ ᱢᱮᱱᱟᱜᱼᱟ ᱢᱤᱫᱴᱮᱱ ᱦᱟᱹᱞᱩᱢᱟᱱ ᱞᱮᱠᱟᱱᱟᱜ ᱫᱤᱢᱟᱜᱽ ᱦᱮᱱᱟᱜ ᱛᱟᱵᱚᱱᱟ ᱵᱟᱰᱟᱭ ᱫᱟᱲᱮᱭᱟᱜ ᱠᱟᱱ ᱜᱮᱭᱟ ᱵᱚᱱ ᱟᱵᱚ ᱪᱮᱫ ᱞᱮᱠᱟᱱᱟᱜ ᱦᱟᱹᱞᱩᱢᱟᱱ ᱞᱮᱠᱟᱱᱟᱜ ᱤᱭᱟᱹ ᱫᱤᱢᱟᱜᱽ ᱦᱮᱱᱟᱜ ᱛᱟᱵᱚᱱᱟ ᱡᱚᱛᱚ ᱵᱚᱱ ᱵᱟᱰᱟᱭ ᱜᱮᱭᱟ ᱞᱮᱠᱤᱱ ᱵᱩᱡᱷᱟᱹᱣ ᱵᱚᱱ ᱧᱟᱢ ᱮᱫᱟ ᱟᱵᱚᱣᱟᱜ ᱫᱮᱢᱟᱜᱽ ᱟᱫᱚ ᱱᱤᱭᱟᱹ ᱠᱟᱦᱟᱱᱤ ᱫᱚ ᱡᱷᱟᱹᱞᱩᱢᱟᱜ ᱠᱟᱦᱟᱱᱤ ᱟᱪᱪᱷᱟ ᱠᱟᱦᱟᱱᱤ ᱛᱮ ᱠᱤᱥᱟᱹ ᱛᱮᱧ ᱞᱟᱹᱭᱟ ᱵᱚᱞᱮ ᱩᱱᱤ ᱦᱟᱹᱞᱩᱢᱟᱱ ᱫᱚ ᱩᱱᱤ ᱞᱚᱠᱷᱚᱱ ᱞᱚᱠᱷᱚᱱᱮ ᱠᱚ ᱛᱩᱧ ᱵᱚᱦᱮᱥ ᱠᱟᱭ ᱠᱟᱱ ᱟᱨ ᱵᱮᱦᱩᱥ ᱠᱟᱛᱮ ᱫᱚᱭ ᱵᱮᱫ ᱜᱚᱫ ᱟᱹᱜᱩᱭᱮᱫᱮ ᱵᱮᱫᱮ ᱞᱟᱹᱭ ᱟᱠᱚ ᱠᱟᱱ ᱵᱚᱞᱮ ᱫᱚ ᱦᱟᱱᱟ ᱯᱟᱦᱟᱲ ᱠᱷᱚᱱ ᱢᱤᱫᱴᱮᱱ ᱡᱟᱹᱲᱤ ᱵᱩᱴᱤ ᱢᱮᱱᱟᱜᱼᱟ ᱚᱱᱟ ᱡᱟᱹᱲᱤ ᱵᱩᱴᱤ ᱫᱚ ᱡᱩᱞᱩᱜ ᱠᱟᱱᱟ ᱩᱱᱤ ᱵᱮᱫ ᱮ ᱞᱟᱹᱭ ᱠᱮᱫᱟ ᱟᱨ ᱛᱚᱵᱮ ᱢᱮᱱ ᱠᱮᱫᱟᱭ ᱦᱚᱱᱩᱢᱟᱱ ᱫᱚ ᱤᱧ ᱪᱟᱞᱟᱜ ᱠᱟᱱᱟ ᱟᱫᱚ ᱦᱚᱱᱩᱢᱟᱱ ᱮ ᱪᱟᱞᱟᱣ ᱮᱱᱟ ᱚᱸᱰᱮ ᱪᱟᱞᱟᱣ ᱮᱱ ᱠᱷᱟᱱ ᱫᱚ ᱩᱱᱤ ᱦᱚᱱᱩᱢᱟᱱ ᱢᱟᱭ ᱧᱮᱞᱮᱫ ᱠᱟᱱ ᱡᱚᱛᱚ ᱚᱱᱟ ᱯᱟᱦᱟᱲ ᱨᱮᱢᱟ ᱡᱚᱛᱚ ᱜᱮ ᱡᱩᱞᱩᱜ ᱠᱟᱱ ᱟᱫᱚ ᱪᱮᱫ ᱮ ᱪᱤᱠᱟᱹᱭᱟ ᱩᱱᱤ ᱫᱚ ᱞᱟᱛᱟᱨ ᱠᱷᱚᱱ ᱮ ᱯᱟᱹᱴᱩᱵ ᱠᱮᱫᱟ ᱟᱨᱮ ᱤᱫᱤ ᱠᱮᱫᱟ ᱦᱟᱸᱰᱮ ᱨᱟᱢ ᱤᱭᱟᱹ ᱨᱟᱢ ᱞᱚᱠᱠᱷᱚᱱ ᱴᱷᱮᱱ ᱱᱤᱭᱟᱹ ᱫᱚ ᱮᱱᱛᱮᱫ ᱞᱚᱠᱠᱷᱚᱱᱮ ᱵᱮᱦᱩᱸᱥ ᱠᱟᱱᱟ ᱚᱸᱰᱮ ᱢᱟ ᱧᱮᱞ ᱯᱮ ᱵᱚᱭᱦᱟ ᱟᱸᱡᱚᱢ ᱛᱟᱵᱚᱱ ᱯᱮ ᱩᱱᱤ ᱦᱟᱞᱩᱢᱟᱱᱟᱜ ᱥᱟᱠᱛᱤ ᱢᱮᱱᱟᱜ ᱛᱟᱭᱟ ᱞᱮᱠᱤᱱ ᱫᱮᱢᱟᱜᱽ ᱵᱟᱹᱱᱩᱜ ᱛᱟᱭᱟ ᱟᱫᱚ ᱩᱱᱤ ᱫᱮᱢᱟᱜᱽ ᱛᱟᱦᱮᱱ ᱠᱷᱟᱡ ᱛᱚ ᱵᱟᱨᱭᱟ ᱵᱩᱴᱟᱹᱭ ᱤᱫᱤ ᱠᱮᱭᱟ ᱥᱮ ᱯᱮᱭᱟ ᱵᱩᱴᱟᱹᱭ ᱤᱫᱤ ᱠᱮᱭᱟ ᱡᱟᱹᱲᱤ ᱵᱩᱴᱤ ᱚᱱᱠᱟ ᱟᱵᱚ ᱦᱚᱲ ᱦᱮᱱᱟᱜ ᱵᱚᱱᱟ ᱟᱵᱚ ᱞᱟᱹᱴᱩ ᱛᱮ ᱞᱟᱹᱴᱩ ᱠᱟᱹᱢᱤ ᱵᱚᱞᱮ ᱠᱟᱹᱢᱤ ᱯᱟᱹᱴᱩ ᱟᱨ ᱚᱱᱮ ᱩᱱᱠᱩ ᱤᱡ ᱩᱨᱩ ᱞᱮᱠᱟ ᱵᱚᱱ ᱴᱷᱮᱞᱟᱣᱟ ᱠᱮᱴᱮᱡ ᱴᱷᱮᱞᱟᱣ ᱠᱮᱴᱮᱡ ᱴᱷᱮᱞᱟᱣ ᱟᱨ ᱥᱩᱠᱨᱤ ᱞᱮᱠᱟ ᱠᱮᱴᱮᱡ ᱵᱚᱱ ᱩᱴᱟᱹ ᱵᱚᱱ ᱩᱴᱟᱹᱭᱟ ᱞᱮᱠᱤᱱ ᱟᱵᱚ ᱦᱚᱸ ᱚᱱᱠᱟ ᱵᱩᱡᱷᱟᱹᱣ ᱜᱮ ᱵᱟᱹᱱᱩᱜ ᱛᱟᱵᱚᱱ ᱪᱮᱫ ᱞᱮᱠᱟ ᱠᱟᱹᱢᱤ ᱛᱮ ᱟᱵᱚᱣᱟᱜ ᱯᱷᱟᱭᱫᱟ ᱦᱩᱭᱩᱜᱼᱟ ᱪᱮᱫ ᱞᱮᱠᱟ ᱠᱟᱹᱢᱤ ᱛᱮ ᱥᱚᱢᱟᱡᱽ ᱨᱮ ᱟᱜᱮ ᱵᱟᱲᱦᱟᱜ ᱛᱟᱵᱚᱱᱟ ᱟᱵᱚ ᱢᱟ ᱦᱟᱺᱰᱤ ᱯᱟᱹᱣᱨᱟᱹ ᱞᱮᱠᱟ ᱧᱩ ᱟᱨ ᱚᱱᱟ ᱥᱩᱠᱨᱤ ᱞᱮᱠᱟ ᱩᱴᱟᱹᱭ ᱩᱴᱟᱹ ᱠᱮᱫᱟ ᱟᱨ ᱯᱟᱹᱣᱨᱟᱹ ᱧᱩ ᱪᱮᱫ ᱞᱮᱠᱟ ᱵᱚᱞᱮ ᱜᱚᱡ ᱧᱩ ᱦᱚᱸ ᱯᱟᱹᱣᱨᱟᱹ ᱦᱚᱸ ᱧᱩ ᱟᱫ ᱧᱩ ᱞᱟᱝᱴᱟ ᱚᱱᱮ ᱚᱱᱠᱟ ᱟᱵᱚ ᱦᱚᱸ ᱵᱩᱡᱷᱟᱹᱣ ᱥᱩᱡᱷᱟᱹᱣ ᱦᱚᱸ ᱵᱟᱹᱱᱩᱜ ᱛᱟᱵᱚᱱ ᱧᱩ ᱞᱮᱢ ᱥᱮ ᱟᱢ ᱫᱚ ᱦᱟᱸᱜ ᱜᱟᱯᱟ ᱡᱚ ᱜᱮ ᱦᱩᱭᱩᱜᱼᱟ ᱦᱩᱭᱩᱜᱼᱟ ᱜᱟᱹᱭ ᱰᱟᱝᱨᱟ ᱞᱮᱠᱟ ᱥᱩᱪᱟᱹᱣ ᱟᱫᱚ ᱚᱱᱟᱛᱤᱧ ᱢᱮᱱᱫᱟ ᱵᱚᱞᱮ ᱟᱵᱚᱣᱟᱜ ᱫᱤᱢᱟᱜᱽ ᱫᱚ ᱦᱟᱹᱞᱩᱢᱟᱞ ᱞᱮᱠᱟ ᱱᱟᱜ ᱮ ᱛᱟᱵᱚᱱᱟ ᱵᱟᱧᱪᱟᱣ ᱟᱵᱚᱱ ᱦᱟᱹᱞᱩᱢᱟᱞ ᱞᱮᱠᱟᱱ ᱫᱮᱢᱟᱜᱽ ᱫᱚ ᱵᱟᱵᱚᱱ ᱵᱮᱱᱟᱣᱟ ᱱᱤᱛᱚᱜ ᱟᱵᱚ ᱟᱯᱱᱟᱨ ᱛᱮ ᱫᱮᱢᱟᱜᱽ ᱵᱚᱱ ᱞᱟᱜᱟᱣᱟ ᱥᱟᱱᱛᱟᱲ ᱥᱚᱢᱟᱡᱽ ᱪᱮᱫ ᱞᱮᱠᱟ ᱵᱟᱧᱪᱟᱜ ᱛᱟᱵᱚᱱᱟ ᱟᱨ ᱪᱮᱫ ᱞᱮᱠᱟ ᱟᱜᱮ ᱵᱟᱲᱦᱟᱜ ᱛᱟᱵᱚᱱᱟ ᱟᱨ ᱪᱮᱫ ᱞᱮᱠᱟ ᱟᱵᱚᱣᱟᱜ ᱯᱚᱨᱤᱵᱟᱨ ᱵᱚᱱ ᱵᱮᱱᱟᱣᱟ ᱪᱮᱫ ᱞᱮᱠᱟ ᱟᱵᱚᱣᱟᱜ ᱜᱷᱟᱨᱚᱸᱡᱽ ᱵᱚᱱ ᱵᱮᱱᱟᱣᱟ ᱪᱮᱫ ᱞᱮᱠᱟ ᱟᱵᱚᱣᱟᱜ ᱥᱚᱢᱟᱡᱽ ᱵᱚᱱ ᱵᱮᱱᱟᱣᱟ ᱱᱤᱭᱟᱹ ᱨᱮᱭᱟᱜ ᱵᱚᱱ ᱜᱩᱱᱟᱹᱱᱚᱜᱼᱟ ᱛᱚᱵᱮ ᱟᱹᱱᱤᱡ ᱥᱟᱱᱛᱟᱲ ᱥᱚᱢᱟᱡᱽ ᱵᱟᱧᱪᱟᱜ ᱛᱟᱵᱚᱱᱟ ᱟᱨ ᱥᱟᱱᱛᱟᱲ ᱥᱚᱢᱟᱡᱽ ᱟᱜᱮ ᱵᱟᱲᱦᱟᱜ ᱛᱟᱵᱚᱱᱟ ᱱᱤᱭᱟᱹ ᱠᱟᱛᱷᱟ ᱢᱚᱡᱽ ᱯᱮ ᱟᱸᱡᱚᱢ ᱠᱮᱫ ᱛᱟᱵᱚᱱ ᱠᱷᱟᱡ ᱫᱚ ᱥᱟᱵᱥᱠᱨᱟᱭᱤᱵᱽ ᱯᱮ ᱞᱟᱭᱤᱠ ᱯᱮ ᱟᱨ